ᱦᱟᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱟᱹᱧ ᱢᱚᱡᱽ ᱜᱮ ᱢᱮᱱᱟᱜ ᱯᱮᱭᱟ ᱟᱨ ᱤᱧ ᱦᱚᱸ ᱢᱚᱡᱽ ᱜᱮ ᱢᱤᱱᱟᱹᱧᱟ ᱟᱨ ᱛᱮᱦᱮᱧ ᱫᱚ ᱱᱟᱦᱟᱜ ᱱᱚᱜᱼᱚᱭ ᱡᱷᱤᱯᱤᱨ ᱡᱷᱤᱯᱤᱨ ᱫᱟᱜ ᱢᱟᱪᱷᱟ ᱫᱚ ᱱᱟᱦᱟᱜ ᱱᱤᱛ ᱢᱟᱪᱷᱟ ᱜᱮ ᱟᱹᱥᱩᱲ ᱠᱟᱫᱟ ᱱᱟᱦᱟᱜ ᱟᱨ ᱛᱮᱦᱮᱧ ᱫᱚᱧ ᱠᱟᱹᱢᱤ ᱠᱟᱱᱟ ᱱᱟᱦᱟᱜ ᱥᱟᱹᱯᱨᱤ ᱵᱟᱜᱟᱱ ᱨᱮ ᱱᱤᱢ ᱛᱤᱨᱤᱡ ᱠᱟᱹᱴᱤᱡ ᱠᱟᱹᱴᱤᱡ ᱥᱟᱹᱯᱨᱤ ᱜᱟᱹᱪᱷᱤᱧ ᱨᱚᱦᱚᱭ ᱞᱮᱫᱟ ᱟᱫᱚ ᱚᱱᱟᱜᱮ ᱞᱟᱹᱴᱩᱭᱮᱱᱟ ᱟᱨ ᱦᱚᱭ ᱵᱟᱲᱟᱭᱮᱫᱟ ᱱᱚᱜᱼᱚᱭ ᱦᱚᱞᱟ ᱢᱟᱫᱷᱮᱨ ᱢᱟ ᱱᱚᱜᱼᱚᱭ ᱫᱟᱜ ᱵᱟᱲᱟᱭᱮᱫ ᱠᱟᱱᱛᱮ ᱠᱟᱡᱟᱠ ᱦᱚᱭ ᱵᱟᱲᱟᱛᱮ ᱛᱷᱚᱲᱟ ᱜᱟᱱ ᱞᱟᱰᱮ ᱵᱷᱤᱸᱫᱟᱹᱲ ᱠᱟᱱᱟ ᱚᱱᱟ ᱠᱚᱜᱮᱧ ᱠᱷᱩᱱᱴᱤᱭᱟᱜᱼᱟ ᱵᱚᱞᱮ ᱟᱨ ᱱᱚᱜᱼᱚᱭ ᱱᱚᱝᱠᱟᱱᱟᱜ ᱧᱮᱞ ᱦᱚᱪᱚᱭᱮᱫ ᱯᱮᱭᱟ ᱱᱟᱦᱟᱜ ᱱᱚᱜᱼᱚᱭ ᱱᱚᱝᱠᱟ ᱦᱚᱭ ᱞᱟᱰᱮ ᱵᱟᱲᱟᱣ ᱠᱟᱱᱟ ᱱᱚᱜᱼᱚᱭ ᱯᱮ ᱧᱮᱞᱮᱫ ᱜᱮᱭᱟ ᱟᱨ ᱱᱚᱜᱼᱚᱭ ᱱᱚᱝᱠᱟ ᱛᱤᱧ ᱨᱚᱦᱚᱭ ᱠᱟᱫᱟ ᱞᱟᱭᱤᱱ ᱞᱟᱭᱤᱱ ᱱᱚᱜᱼᱚᱭ ᱱᱚᱜᱼᱚᱭ ᱱᱚᱝᱠᱟ ᱯᱮ ᱧᱮᱞᱮᱫ ᱠᱟᱱ ᱜᱮᱭᱟ ᱱᱟᱦᱟᱜ ᱟᱫᱚ ᱱᱚᱣᱟ ᱠᱚ ᱱᱚᱜᱼᱚᱭ ᱱᱚᱝᱠᱟ ᱦᱚᱭ ᱞᱟᱰᱮ ᱟᱠᱟᱱᱟ ᱟᱨ ᱱᱚᱣᱟ ᱨᱮᱜᱮ ᱱᱟᱦᱟᱜ ᱠᱷᱩᱱᱴᱤ ᱠᱚᱧ ᱵᱤᱫ ᱟᱜᱼᱟ ᱱᱟᱦᱟᱜ ᱟᱨ ᱦᱚᱭ ᱛᱮ ᱟᱞᱚ ᱞᱟᱰᱮᱜ ᱞᱟᱹᱜᱤᱫ ᱱᱚᱜᱼᱚᱭ ᱱᱚᱝᱠᱟ ᱯᱮ ᱧᱮᱞᱮᱫ ᱜᱮᱭᱟ ᱱᱚᱣᱟ ᱦᱚᱸ ᱱᱚᱜᱼᱚᱭ ᱦᱚᱭ ᱞᱟᱰᱮ ᱟᱠᱟᱱᱟ ᱱᱟᱦᱟᱜ ᱱᱚᱜᱼᱚᱭ ᱱᱚᱝᱠᱟ ᱟᱨ ᱱᱚᱰᱮ ᱫᱚ ᱜᱚᱴᱟ ᱜᱮ ᱱᱟᱦᱟᱜ ᱱᱚᱜᱼᱚᱭ ᱱᱚᱝᱠᱟ ᱥᱟᱹᱯᱨᱤ ᱵᱟᱜᱟᱱ ᱜᱮ ᱱᱟᱦᱟᱜ ᱢᱮᱱᱟᱜᱼᱟ ᱱᱟᱦᱟᱜ ᱱᱚᱣᱟ ᱫᱚ ᱠᱚᱞᱚᱢ ᱥᱟᱹᱯᱨᱤ ᱠᱟᱱᱟ ᱠᱟᱹᱴᱤᱡ ᱠᱟᱹᱴᱤᱡ ᱨᱮᱜᱮ ᱡᱚᱜᱼᱟ ᱱᱟᱦᱟᱜ ᱱᱤᱛ ᱢᱤᱫ ᱵᱟᱨ ᱫᱚ ᱚᱠᱟ ᱠᱚᱨᱮ ᱪᱚ ᱡᱚ ᱟᱠᱟᱱ ᱜᱮᱭᱟ ᱱᱟᱦᱟᱜ ᱞᱟᱦᱟ ᱵᱷᱤᱰᱤᱭᱳ ᱨᱮ ᱯᱮ ᱧᱮᱞ ᱵᱟᱲᱟ ᱟᱠᱟᱫ ᱜᱮᱭᱟ ᱯᱟᱥᱮᱡ ᱡᱚ ᱛᱤᱧ ᱩᱫᱩᱜ ᱵᱟᱲᱟ ᱞᱮᱫ ᱜᱮᱭᱟ ᱱᱚᱜᱼᱚ ᱱᱚᱝᱠᱟ ᱱᱟᱦᱟᱜ ᱟᱨ ᱛᱮᱦᱤᱧ ᱫᱚ ᱱᱟᱦᱟᱜ ᱱᱚᱜᱼᱚᱭ ᱮᱱᱟᱱ ᱥᱮᱛᱟᱜ ᱠᱷᱚᱱ ᱠᱟᱡᱟᱠ ᱱᱟᱦᱟᱜ ᱫᱟᱜ ᱠᱮᱫᱟ ᱱᱟᱦᱟᱜ ᱱᱚᱜᱼᱚ ᱱᱚᱝᱠᱟ ᱨᱤᱢᱤᱞ ᱠᱚ ᱱᱟᱦᱟᱜ ᱯᱩᱨᱟᱹ ᱦᱮᱸᱫᱮ ᱜᱮᱭᱟ ᱱᱟᱦᱟᱜ ᱟᱨ ᱱᱚᱛᱮ ᱢᱟ ᱱᱟᱦᱟᱜ ᱠᱟᱭᱨᱟ ᱵᱟᱜᱟᱱ ᱠᱟᱱᱟ ᱱᱚᱜᱼᱚᱭ ᱱᱚᱜᱼᱚ ᱱᱚᱝᱠᱟ ᱟᱨ ᱨᱤᱢᱤᱞ ᱯᱮ ᱧᱮᱞᱮᱫ ᱠᱟᱱ ᱜᱮᱭᱟ ᱱᱚᱜᱼᱚ ᱱᱚᱝᱠᱟ ᱦᱮᱸᱫᱮ ᱜᱮ ᱯᱩᱨᱟᱹ ᱟᱨ ᱱᱤᱛᱚᱜ ᱫᱚ ᱤᱧ ᱫᱚ ᱢᱟᱫ ᱨᱮᱭᱟᱜ ᱠᱷᱩᱱᱴᱤᱧ ᱢᱟᱜ ᱮᱫᱟ ᱟᱨ ᱚᱱᱟ ᱠᱷᱩᱱᱴᱤ ᱠᱚ ᱢᱟᱜ ᱵᱟᱲᱟ ᱥᱟᱹᱛ ᱠᱟᱛᱮᱫ ᱱᱚᱣᱟ ᱥᱟᱹᱯᱨᱤ ᱵᱩᱴᱟᱹ ᱵᱩᱴᱟᱹ ᱨᱮᱧ ᱵᱤᱫᱟ ᱟᱨ ᱤᱧ ᱛᱚᱞ ᱥᱤᱫᱷᱟᱹ ᱵᱟᱲᱟ ᱠᱟᱜᱼᱟ ᱪᱮᱫᱟᱜ ᱡᱮ ᱵᱟᱠᱷᱟᱡ ᱟᱨᱦᱚᱸ ᱠᱷᱩᱱᱴᱤ ᱠᱚ ᱵᱟᱝ ᱵᱤᱫ ᱟᱜ ᱠᱷᱟᱡ ᱚᱱᱠᱟ ᱜᱮ ᱦᱚᱭ ᱞᱮᱠᱷᱟᱡ ᱟᱨᱦᱚᱸ ᱵᱷᱤᱸᱫᱟᱹᱲᱚᱜᱼᱟ ᱱᱚᱜᱼᱚ ᱱᱚᱝᱠᱟ ᱱᱚᱛᱮ ᱦᱚᱸ ᱞᱟᱫᱮ ᱵᱟᱲᱟᱣ ᱠᱟᱱᱟ ᱱᱚᱜᱼᱚ ᱱᱚᱝᱠᱟ ᱱᱟᱜ ᱛᱚ ᱴᱷᱤᱠ ᱜᱮᱭᱟ ᱱᱤᱛᱚᱜ ᱤᱧ ᱢᱟᱫ ᱨᱮᱭᱟᱜ ᱠᱷᱩᱱᱴᱤ ᱠᱚᱧ ᱢᱟᱜ ᱵᱟᱲᱟ ᱠᱟᱜ ᱞᱟᱹᱜᱤᱫ ᱟᱨ ᱠᱷᱩᱱᱴᱤ ᱟᱹᱜᱩ ᱠᱟᱛᱮ ᱚᱸᱰᱮᱧ ᱵᱤᱫᱟ ᱟᱨ ᱛᱚᱞᱟᱹᱧ ᱵᱟᱵᱮᱨ ᱛᱮ ᱛᱚ ᱴᱷᱤᱠ ᱜᱮᱭᱟ ᱠᱷᱩᱱᱴᱤ ᱠᱚᱧ ᱟᱹᱜᱩ ᱵᱟᱲᱟ ᱠᱟᱜ ᱞᱟᱹᱜᱤᱫ ᱜᱟᱛᱮ ᱠᱚ ᱱᱚᱜᱼᱚᱭ ᱚᱸᱰᱮ ᱯᱮ ᱧᱮᱞᱮᱫ ᱠᱟᱱ ᱜᱮᱭᱟ ᱢᱟᱫ ᱱᱟᱦᱟᱜ ᱱᱚᱜᱼᱚᱭ ᱱᱚᱝᱠᱟ ᱱᱟᱦᱟᱜ ᱟᱨ ᱱᱚᱣᱟ ᱠᱚ ᱢᱟᱫ ᱜᱮ ᱱᱟᱦᱟᱜ ᱤᱧ ᱢᱟᱜᱟ ᱤᱧ ᱫᱚ ᱚᱠᱟ ᱠᱚ ᱱᱟᱱᱦᱟ ᱱᱟᱱᱦᱟ ᱢᱟᱪᱷᱟ ᱚᱱᱟ ᱜᱮ ᱱᱟᱦᱟᱜ ᱟᱨ ᱚᱸᱰᱮ ᱠᱷᱩᱱᱴᱤᱧ ᱵᱤᱫᱟ ᱥᱟᱹᱯᱨᱤ ᱵᱩᱴᱟᱹ ᱨᱮ ᱟᱨ ᱱᱚᱛᱮ ᱦᱚᱸ ᱢᱮᱱᱟᱜ ᱜᱮᱭᱟ ᱢᱤᱫ ᱵᱟᱨ ᱢᱟᱫ ᱠᱚ ᱢᱤᱫ ᱵᱟᱨ ᱫᱚ ᱪᱮᱫ ᱵᱚᱞᱮ ᱟᱭᱢᱟ ᱜᱮ ᱢᱮᱱᱟᱜᱼᱟ ᱦᱟᱱᱮ ᱚᱱᱠᱟᱛᱮ ᱚᱱᱟ ᱠᱚ ᱱᱟᱦᱟᱜ ᱤᱧ ᱵᱟᱪᱷᱟᱣ ᱛᱩᱫᱟ ᱵᱚᱞᱮ ᱚᱠᱟ ᱠᱚ ᱱᱟᱱᱦᱟᱣᱟ ᱚᱱᱟ ᱠᱚ ᱟᱨᱤᱧ ᱢᱟᱜᱟ ᱱᱚᱝᱠᱟ ᱱᱟᱦᱟᱜ ᱟᱨ ᱛᱤᱱᱟᱹᱜ ᱢᱚᱡᱽ ᱧᱮᱞᱚᱜ ᱠᱟᱱᱟ ᱨᱤᱢᱤᱞ ᱠᱚ ᱱᱟᱦᱟᱜ ᱚᱱᱮ ᱯᱮ ᱧᱮᱞᱮᱫ ᱜᱮᱭᱟ ᱦᱮᱸᱫᱮ ᱜᱮ ᱱᱚᱝᱠᱟ ᱛᱚ ᱴᱷᱤᱠ ᱜᱮᱭᱟ ᱤᱧ ᱢᱟᱜ ᱠᱟᱜ ᱞᱟᱹᱜᱤᱫ ᱢᱟᱫ ᱟᱨ ᱠᱷᱩᱱᱴᱤᱧ ᱡᱩᱛᱟ ᱚᱱᱟ ᱢᱟᱫ ᱨᱮᱭᱟᱜ ᱡᱤᱞᱤᱧ ᱡᱤᱞᱤᱧ ᱜᱮᱭᱟ ᱛᱚ ᱚᱱᱟ ᱠᱩᱴᱨᱟᱹᱭ ᱦᱩᱭᱩᱜᱼᱟ ᱛᱟᱞᱟ ᱛᱟᱞᱟᱛᱮ ᱟᱨ ᱛᱟᱞᱟᱨᱮᱧ ᱠᱩᱴᱨᱟᱹᱭᱟ ᱟᱨ ᱚᱸᱰᱮᱧ ᱵᱤᱫᱟ ᱥᱟᱹᱯᱨᱤ ᱵᱩᱴᱟᱹᱨᱮ ᱟᱨ ᱜᱟᱛᱮ ᱠᱚ ᱱᱚᱜᱼᱚᱭ ᱱᱟᱦᱟᱜ ᱱᱤᱛᱚᱜ ᱢᱟᱫ ᱤᱧ ᱢᱟᱫ ᱫᱟ ᱱᱟᱦᱟᱜ ᱚᱸᱰᱮᱧ ᱫᱩᱲᱩᱵ ᱠᱟᱛᱮᱧ ᱢᱟᱫ ᱫᱟ ᱱᱟᱦᱟᱜ ᱢᱟᱜ ᱠᱩᱴᱨᱟᱹ ᱠᱮᱫ ᱨᱮᱦᱚᱸᱧ ᱵᱟᱝ ᱵᱷᱤᱸᱫᱟᱹᱲᱚᱜ ᱠᱟᱱᱟ ᱱᱚᱣᱟ ᱨᱮ ᱴᱟᱭᱠᱮᱱ ᱠᱟᱱᱟ

ᱜᱟᱛᱮ ᱠᱚ ᱟᱨ ᱱᱚᱜᱼᱚᱭ ᱱᱚᱝᱠᱟ ᱱᱟᱜ ᱡᱚᱛᱚ ᱥᱟᱹᱯᱨᱤ ᱫᱟᱨᱮ ᱨᱮ ᱱᱚᱜᱼᱚᱭ ᱱᱚᱝᱠᱟ ᱦᱟᱸᱜ ᱢᱟᱫ ᱤᱧ ᱞᱟᱜᱟᱣ ᱠᱮᱫᱟ ᱱᱟᱜ ᱱᱚᱜᱼᱚᱭ ᱯᱮ ᱧᱮᱞᱮᱫ ᱠᱟᱱ ᱜᱮᱭᱟ ᱱᱟᱜ ᱱᱚᱜᱼᱚᱭ ᱱᱚᱝᱠᱟ ᱱᱤᱛᱚᱜ ᱫᱚ ᱦᱚᱭ ᱞᱮᱠᱷᱟᱡ ᱦᱚᱸ ᱵᱟᱝ ᱵᱷᱤᱸᱫᱟᱹᱲᱚᱜᱼᱟ ᱟᱨ ᱱᱤᱛᱚᱜ ᱫᱟᱜ ᱦᱚᱸ ᱥᱟᱹᱨᱫᱤ ᱠᱮᱫᱟ ᱯᱩᱨᱟᱹ ᱱᱚᱜᱼᱚᱭ ᱯᱮ ᱧᱮᱞᱮᱫ ᱜᱮᱭᱟ ᱠᱟᱭᱨᱟ ᱥᱟᱠᱟᱢ ᱠᱚ ᱞᱚᱦᱚᱫ ᱠᱟᱱᱟ ᱚᱱᱮ ᱞᱚᱦᱚᱫ ᱠᱟᱱᱟ ᱠᱟᱭᱨᱟ ᱥᱟᱠᱟᱢ ᱠᱚ ᱱᱚᱜᱼᱚᱭ ᱟᱨ ᱱᱚᱜᱼᱚᱭ ᱱᱚᱝᱠᱟ ᱯᱩᱨᱟᱹ ᱟᱹᱰᱤ ᱞᱟᱹᱴᱩ ᱥᱟᱹᱯᱨᱤ ᱵᱟᱜᱟᱱ ᱨᱮᱱᱟᱜ ᱦᱩᱭᱩᱜᱼᱟ ᱚᱸᱰᱮ ᱫᱚ ᱱᱟᱦᱟᱜ ᱟᱨ ᱱᱤᱛᱚᱜ ᱫᱟᱜ ᱫᱟ ᱱᱚᱰᱮᱧ ᱩᱢᱩᱞ ᱠᱟᱱᱟ ᱱᱟᱹᱨᱤᱭᱟᱹᱲ ᱫᱟᱨᱮ ᱵᱩᱴᱟᱹ ᱨᱮ ᱟᱨ ᱨᱮᱱ ᱠᱚᱨᱮ ᱢᱮᱱᱟᱜ ᱜᱮᱭᱟ ᱱᱚᱜᱼᱚᱭ ᱱᱚᱰᱮ ᱛᱷᱚᱲᱟ ᱜᱟᱱ ᱡᱟᱹᱥᱛᱤ ᱨᱟᱸᱜᱟᱣ ᱫᱟᱜ ᱞᱮᱠᱷᱟᱡ ᱫᱚ ᱱᱟᱦᱟᱜ ᱤᱧ ᱦᱚᱨᱚᱜᱟ ᱱᱟᱦᱟᱜ ᱚᱱᱠᱟ ᱱᱟᱜ ᱟᱨ ᱱᱟᱹᱨᱤᱭᱟᱹᱲ ᱡᱚ ᱠᱟᱱᱟ ᱚᱸᱰᱮ ᱫᱚ ᱦᱟᱸᱜ ᱱᱚᱜᱼᱚᱭ ᱱᱚᱝᱠᱟ ᱟᱨ ᱱᱚᱸᱰᱮ ᱦᱚᱸ ᱢᱮᱱᱟᱜᱼᱟ ᱱᱟᱹᱨᱤᱭᱟᱹᱲ ᱱᱚᱜᱼᱚᱭ ᱱᱚᱜᱼᱚᱭ ᱱᱚᱝᱠᱟ ᱱᱚᱜᱼᱚᱭ ᱱᱚᱝᱠᱟᱧ ᱛᱚᱞ ᱠᱮᱫᱟ ᱵᱟᱵᱮᱨ ᱛᱮᱦᱚᱸ ᱵᱟᱨ ᱴᱷᱮᱡ ᱱᱚᱜᱼᱚᱭ ᱢᱤᱫᱴᱷᱮᱡ ᱞᱟᱛᱟᱨ ᱨᱮ ᱟᱨ ᱢᱤᱫᱴᱷᱮᱡ ᱪᱮᱛᱟᱱ ᱨᱮ ᱦᱟᱸᱜ ᱟᱨ ᱱᱚᱜᱼᱚᱭ ᱯᱮ ᱧᱮᱞᱮᱫ ᱜᱮᱭᱟ ᱱᱟᱦᱟᱜ ᱛᱤᱱᱟᱹᱜ ᱥᱟᱹᱯᱨᱤ ᱫᱟᱨᱮ ᱛᱟᱦᱮᱸ ᱠᱟᱱᱟ ᱡᱚᱛᱚ ᱨᱤᱧ ᱞᱟᱜᱟᱣ ᱠᱮᱫᱟ ᱟᱨ ᱱᱤᱛᱚᱜ ᱫᱟᱜ ᱦᱚᱸ ᱥᱟᱹᱨᱫᱤᱭᱮᱫᱟ ᱵᱟᱹᱭ ᱵᱟᱹᱭᱛᱮ ᱯᱩᱨᱟᱹ ᱱᱚᱝᱠᱟ ᱱᱟᱦᱟᱜ ᱧᱮᱞ ᱫᱟᱲᱮᱭᱟᱜ ᱠᱟᱱ ᱜᱮᱭᱟ ᱯᱮ ᱱᱟᱦᱟᱜ ᱱᱚᱣᱟ ᱟᱨ ᱦᱟᱱᱛᱮ ᱱᱟᱜ ᱧᱮᱞ ᱪᱮᱫ ᱯᱮᱭᱟ ᱨᱤᱢᱤᱞ ᱦᱟᱱᱮ ᱯᱩᱨᱟᱹ ᱦᱟᱱᱮ ᱦᱮᱸᱫᱮ ᱠᱮᱫᱟ ᱱᱚᱜᱼᱚ ᱱᱚᱝᱠᱟ ᱟᱨ ᱱᱚᱜᱼᱚᱭ ᱚᱸᱰᱮ ᱫᱚ ᱛᱟᱞᱟᱨᱮ ᱱᱚᱜᱼᱚᱭ ᱦᱚᱛᱚᱫ ᱤᱧ ᱨᱚᱦᱚᱭ ᱠᱟᱫᱟ ᱱᱚᱜᱼᱚᱭ ᱛᱚ ᱱᱟᱹᱲᱤ ᱮᱦᱚᱵ ᱠᱟᱱᱟ ᱱᱚᱜᱼᱚᱭ ᱱᱚᱝᱠᱟ ᱟᱨ ᱱᱚᱜᱼᱚᱭ ᱚᱸᱰᱮ ᱢᱤᱫᱴᱮᱱ ᱱᱚᱜᱼᱚᱭ ᱨᱚᱦᱚᱭ ᱞᱤᱫᱟᱹᱧ ᱟᱭᱢᱟ ᱤᱛᱟᱹ ᱜᱮ ᱢᱮᱱᱠᱷᱟᱱ ᱵᱟᱝ ᱡᱟᱱᱟᱢ ᱞᱮᱱᱟ ᱟᱫᱚᱢ ᱫᱚ ᱵᱟᱨ ᱡᱟᱭᱜᱟ ᱨᱮᱜᱮ ᱡᱟᱱᱟᱢ ᱮᱱᱟ ᱟᱨ ᱱᱤᱛᱚᱜ ᱱᱟᱦᱟᱜ ᱟᱹᱭᱩᱵ ᱦᱚᱸ ᱟᱹᱭᱩᱵᱚᱜ ᱠᱟᱱᱟ ᱱᱟᱦᱟᱜ ᱯᱟᱸᱪ ᱵᱟᱡᱟᱜ ᱠᱟᱱᱟ ᱱᱟᱦᱟᱜ ᱜᱟᱛᱮ ᱠᱚ ᱱᱤᱛᱚᱜ ᱫᱚ ᱱᱚᱜᱼᱚᱭ ᱠᱟᱹᱢᱤ ᱵᱟᱲᱟ ᱵᱷᱟᱜᱟᱣ ᱠᱟᱛᱮᱫ ᱱᱤᱛᱚᱜ ᱨᱩᱢᱤᱧ ᱪᱟᱞᱟᱜ ᱞᱟᱹᱜᱤᱫ ᱟᱨ ᱱᱚᱜᱼᱚᱭ ᱯᱮ ᱧᱮᱞᱮᱫ ᱠᱟᱱ ᱜᱮᱭᱟ ᱥᱟᱹᱯᱨᱤ ᱵᱟᱜᱟᱱ ᱱᱚᱰᱮ ᱜᱤᱧ ᱠᱟᱹᱢᱤ ᱠᱮᱫᱟ ᱤᱧ ᱫᱚ ᱟᱨ ᱱᱤᱛᱚᱜ ᱫᱚ ᱦᱟᱸᱜ ᱪᱟᱞᱟᱜ ᱠᱟᱱᱟ ᱨᱩᱢ ᱛᱮ ᱱᱚᱜᱼᱚᱭ ᱪᱷᱮ ᱵᱟᱡᱮ ᱱᱟ ᱟᱨ ᱱᱚᱛᱮ ᱯᱮ ᱧᱮᱞᱮᱫ ᱜᱮᱭᱟ ᱱᱚᱛᱮ ᱢᱟᱱᱮ ᱠᱟᱭᱨᱟ ᱵᱟᱜᱟᱱ ᱢᱮᱱᱟᱜᱼᱟ ᱱᱟᱦᱟᱜ ᱟᱨ ᱱᱚᱛᱮ ᱢᱟ ᱛᱮ ᱱᱚᱜᱼᱚᱭ ᱥᱟᱹᱯᱨᱤ ᱵᱟᱜᱟᱱ ᱛᱚ ᱜᱟᱛᱮ ᱠᱚ ᱢᱟ ᱛᱮᱦᱮᱧᱟᱜ ᱵᱞᱚᱜ ᱵᱷᱤᱰᱤᱭᱳ ᱫᱚ ᱱᱮᱰᱮ ᱜᱤᱧ ᱢᱩᱪᱟᱹᱫ ᱠᱟᱜ ᱠᱟᱱᱟ ᱱᱟᱦᱟᱜ ᱟᱨ ᱵᱷᱤᱰᱤᱭᱳ ᱪᱮᱫ ᱞᱮᱠᱟ ᱯᱮ ᱟᱹᱭᱠᱟᱹᱣ ᱠᱮᱫ ᱛᱟᱵᱚᱱ ᱱᱟᱦᱟᱜ ᱠᱚᱢᱮᱱᱴ ᱨᱮ ᱞᱟᱹᱭ ᱯᱮ ᱟᱨ ᱯᱮ ᱠᱩᱥᱤᱭᱟᱜ ᱠᱷᱟᱱ ᱞᱟᱭᱤᱠ ᱦᱚᱸ ᱞᱟᱭᱤᱠ ᱯᱮ ᱱᱟᱦᱟᱜ ᱟᱨ ᱪᱮᱱᱮᱞ ᱦᱚᱸ ᱥᱟᱵᱥᱠᱨᱟᱭᱤᱵ ᱯᱮ ᱴᱷᱤᱠ ᱜᱮᱭᱟ ᱢᱟ ᱛᱚᱵᱮ ᱟᱨᱦᱚᱸ ᱵᱚᱱ ᱧᱟᱯᱟᱢᱚᱜ ᱠᱟᱱᱟ ᱦᱤᱡᱩᱜ ᱠᱟᱱ ᱵᱷᱤᱰᱤᱭᱳ ᱨᱮ